ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱩᱵᱽ ᱪᱮᱱᱮᱞ ᱛᱮᱦᱮᱧ ᱫᱚ ᱱᱚᱣᱟ ᱵᱷᱤᱰᱤᱭᱳ ᱨᱮᱧ ᱞᱟᱹᱭ ᱟᱯᱮᱭᱟ ᱥᱱᱮᱯᱪᱟᱴ ᱧᱩᱛᱩᱢᱟᱱ ᱮᱯᱥ ᱵᱟᱨᱮᱛᱮ ᱵᱟᱥᱤᱠ ᱠᱤᱪᱷᱩ ᱯᱨᱚᱵᱞᱮᱢ ᱡᱟᱦᱟᱸ ᱟᱯᱮᱭᱟᱜ ᱯᱷᱳᱱ ᱨᱮ ᱥᱟᱢᱱᱟᱜ ᱠᱟᱱᱟ ᱚᱱᱟ ᱠᱚ ᱤᱧᱟᱹᱜ ᱯᱷᱳᱱ ᱨᱮᱫᱚ ᱵᱟᱝ ᱥᱟᱢᱱᱟᱜ ᱠᱟᱱᱟ ᱛᱚ ᱤᱧᱤᱧ ᱴᱨᱟᱭᱟ ᱡᱮ ᱱᱤᱝᱠᱟᱹ ᱞᱮᱠᱷᱟᱱ ᱯᱮ ᱟᱯᱮ ᱯᱮ ᱥᱟᱠᱥᱮᱥ ᱫᱟᱲᱮᱭᱟᱜᱼᱟ ᱡᱟᱦᱟᱸ ᱟᱯᱮ ᱮᱴᱠᱮᱴᱚᱬᱮ ᱨᱮᱯᱮ ᱯᱟᱲᱟᱜ ᱠᱟᱱᱟ ᱛᱚ ᱡᱩᱫᱤ ᱵᱟᱹᱱᱩᱜ ᱛᱟᱯᱮᱭᱟ ᱯᱞᱮ ᱥᱴᱳᱨ ᱠᱷᱚᱱ ᱯᱮ ᱰᱟᱣᱩᱱᱞᱳᱰ ᱠᱟᱛᱮᱫ ᱯᱮ ᱥᱟᱭᱤᱱ ᱤᱱ ᱫᱟᱲᱮᱭᱟᱜᱼᱟ ᱯᱷᱮᱥᱵᱩᱠ ᱞᱮᱠᱟᱛᱮ ᱡᱟᱦᱟᱸ ᱞᱮᱠᱟ ᱯᱷᱮᱥᱵᱩᱠ ᱠᱚ ᱳᱯᱮᱱᱟ ᱦᱳᱣᱟᱴᱥᱮᱯ ᱠᱚ ᱚᱱᱠᱟ ᱯᱮ ᱞᱚᱜᱽ ᱤᱱ ᱫᱟᱲᱮᱭᱟᱜᱼᱟ ᱛᱚ ᱪᱚᱞᱚᱧ ᱩᱫᱩᱜ ᱟᱯᱮ ᱞᱮᱜᱮ ᱚᱱᱟᱜᱮ ᱛᱚ ᱥᱱᱮᱯᱪᱮᱴ ᱟᱵᱚ ᱵᱚᱱ ᱳᱯᱮᱱᱟ ᱰᱮᱴᱟ ᱵᱟᱹᱧ ᱚᱱ ᱠᱟᱫᱟ ᱤᱧᱫᱚ ᱚᱯᱷᱞᱟᱭᱤᱱ ᱛᱮᱜᱮᱧ ᱪᱟᱹᱞᱩᱭᱮᱫᱟ ᱛᱚ ᱜᱚᱱᱤᱛᱟ ᱳᱠᱮ ᱛᱚ ᱯᱩᱭᱞᱩ ᱨᱮᱜᱮ ᱟᱵᱚᱣᱟᱜ ᱠᱮᱢᱮᱨᱟ ᱳᱯᱮᱱᱚᱜᱼᱟ ᱛᱚ ᱟᱹᱰᱤ ᱟᱭᱢᱟ ᱦᱚᱲᱟᱜ ᱨᱮᱜᱮ ᱠᱮᱢᱮᱨᱟ ᱢᱟ ᱳᱯᱮᱱᱚᱜ ᱯᱷᱳᱴᱳ ᱦᱚᱸ ᱦᱩᱭᱩᱜ ᱢᱮᱱᱠᱷᱟᱱ ᱯᱷᱳᱴᱳ ᱡᱚᱠᱷᱚᱱ ᱠᱚ ᱠᱮᱯᱪᱟᱨᱟ ᱛᱚᱠᱷᱚᱱ ᱚᱱᱟ ᱵᱟᱝ ᱥᱮᱵᱷᱚᱜ ᱛᱟᱠᱚᱣᱟ ᱜᱮᱞᱟᱨᱤ ᱨᱮᱥᱮ ᱜᱮᱞᱟᱨᱤ ᱨᱮ ᱵᱟᱝ ᱥᱮᱵᱷᱚᱜ ᱛᱟᱠᱚᱣᱟ ᱵᱟᱝ ᱦᱤᱡᱩᱜ ᱛᱟᱠᱚᱣᱟ ᱚᱱᱟᱜᱤᱧ ᱞᱟᱹᱭ ᱟᱯᱮᱭᱟ ᱪᱮᱫ ᱞᱮᱠᱟ ᱠᱟᱛᱮᱫ ᱜᱮᱞᱟᱨᱤ ᱥᱮ ᱚᱱᱟ ᱯᱷᱳᱴᱳ ᱡᱟᱦᱟᱸ ᱠᱮᱯᱪᱟᱨ ᱟᱠᱟᱱ ᱚᱱᱟ ᱪᱤᱠᱟᱹ ᱠᱟᱛᱮᱫ ᱵᱚᱱ ᱯᱟᱸᱡᱟ ᱧᱟᱢᱟ ᱛᱚ ᱧᱮᱞ ᱫᱟᱯᱮ ᱥᱟᱢᱟᱝ ᱥᱮᱫ ᱤᱧ ᱠᱮᱢᱮᱨᱟᱭᱮᱫᱟ ᱥᱟᱫᱟ ᱠᱟᱞᱳ ᱛᱚ ᱤᱧ ᱡᱩᱫᱤ ᱤᱧᱟᱹᱜ ᱯᱷᱮᱥ ᱤᱧ ᱥᱟᱢᱱᱟᱭᱮᱫᱟ ᱛᱚ ᱧᱮᱞ ᱫᱟᱲᱮᱭᱟᱜᱼᱟ ᱯᱮ ᱛᱟᱜ ᱦᱚᱨᱟᱭᱮᱫᱟᱹᱧ ᱡᱟᱦᱟᱸᱴᱟᱜ ᱵᱚᱱ ᱠᱩᱥᱤᱭᱟᱜᱼᱟ ᱟᱪᱪᱷᱟ ᱱᱚᱣᱟ ᱫᱚ ᱚᱯᱷ ᱚᱱᱞᱟᱭᱤᱱ ᱨᱮ ᱢᱮᱱᱟᱜᱼᱟ ᱚᱱᱟ ᱠᱷᱟᱹᱛᱤᱨ ᱛᱮ ᱵᱟᱝ ᱤᱭᱟᱹᱜ ᱠᱟᱱᱟ ᱴᱨᱮᱡᱟᱢ ᱥᱮᱫ ᱜᱤᱧ ᱪᱟᱞᱟᱜ ᱠᱟᱱᱟ

ᱠᱟᱞᱟᱨᱯᱷᱩᱞ ᱤᱯᱷᱮᱠᱴ ᱠᱟᱱᱟ ᱡᱩᱫᱤ ᱛᱟᱭᱚᱢ ᱥᱮᱱᱤᱧ ᱠᱮᱢᱮᱨᱟᱧ ᱟᱹᱪᱩᱨᱟ ᱛᱚ ᱧᱮᱞ ᱞᱮᱯᱮ ᱯᱩᱨᱟᱹᱴᱟ ᱜᱮ ᱠᱟᱞᱟᱨ ᱜᱮ ᱧᱮᱞᱚᱜ ᱠᱟᱱᱟ ᱥᱟᱵᱷᱟᱵᱤᱠ ᱨᱮ ᱪᱮᱫ ᱞᱮᱠᱟ ᱧᱮᱞᱚᱜᱼᱟ ᱥᱟᱵᱷᱟᱵᱤᱠ ᱨᱮ ᱱᱚᱜᱼᱚᱭ ᱱᱚᱝᱠᱟ ᱧᱮᱞᱚᱜᱼᱟ ᱵᱟᱨᱭᱟ ᱠᱟᱞᱟᱨᱯᱷᱩᱞ ᱤᱯᱷᱮᱠᱴ ᱦᱮᱱᱟᱜᱼᱟ ᱢᱤᱫᱴᱮᱱ ᱱᱚᱜᱼᱚᱭ ᱟᱨ ᱢᱤᱫᱴᱮᱱ ᱫᱚ ᱱᱚᱣᱟ ᱛᱚ ᱱᱚᱣᱟ ᱤᱧ ᱠᱮᱯᱪᱟᱨ ᱮᱫᱟ ᱢᱤᱫᱴᱮᱱ ᱰᱟᱹᱝᱨᱤᱧ ᱠᱮᱯᱪᱟᱨᱮ ᱠᱟᱱᱟ ᱜᱩᱯᱤᱧ ᱦᱮᱡ ᱟᱠᱟᱱᱟ ᱛᱚ ᱱᱩᱭ ᱰᱟᱹᱝᱨᱤ ᱯᱮ ᱧᱮᱞᱮ ᱠᱟᱱᱟ ᱠᱮᱯᱪᱟᱨ ᱠᱮᱫᱮᱭᱟ ᱛᱟᱨᱯᱚᱨ ᱟᱵᱚ ᱠᱮᱯᱪᱟᱨ ᱦᱩᱭ ᱠᱟᱱ ᱥᱮ ᱟᱵᱚ ᱞᱟᱛᱟᱨ ᱨᱮᱯᱮ ᱧᱮᱞ ᱫᱟ ᱥᱮᱵᱷ ᱵᱟᱴᱚᱱ ᱱᱚᱰᱮ ᱡᱟᱦᱟᱸ ᱴᱷᱮᱱ ᱴᱤᱠ ᱠᱮ ᱚᱸᱰᱮ ᱚᱸᱰᱮ ᱵᱚᱱ ᱠᱞᱤᱠᱟ ᱠᱞᱤᱠ ᱞᱮᱠᱷᱟᱡ ᱥᱮᱵᱷ ᱟᱵᱚᱣᱟᱜ ᱨᱟᱠᱟᱵ ᱛᱟᱵᱚᱱᱟ ᱛᱚ ᱱᱤᱭᱟᱹ ᱨᱟᱠᱟᱵ ᱠᱟᱱᱟ ᱚᱫᱷᱮᱠᱟᱜ ᱦᱚᱲᱟᱜ ᱯᱷᱳᱱ ᱨᱮ ᱢᱮᱱᱠᱷᱟᱱ ᱜᱮᱞᱟᱨᱤ ᱨᱮ ᱥᱮᱱ ᱠᱟᱛᱮ ᱵᱟᱵᱚᱱ ᱯᱟᱸᱡᱟ ᱧᱟᱢ ᱫᱟ ᱛᱚ ᱚᱱᱟᱜᱤᱧ ᱞᱟᱹᱭᱟᱯᱮ ᱠᱟᱱᱟ ᱛᱚ ᱦᱳᱢ ᱵᱟᱴᱚᱱ ᱨᱤᱧ ᱠᱞᱤᱠ ᱠᱮᱫᱟ ᱮᱠᱟᱞᱛᱮ ᱮᱛᱚᱦᱚᱵ ᱨᱮᱧ ᱩᱰᱩᱠ ᱮᱱᱟ ᱛᱚ ᱤᱧᱟᱹᱜ ᱡᱩᱫᱤ ᱜᱮᱞᱟᱨᱤᱧ ᱳᱯᱮᱱᱟ ᱤᱧᱟᱹᱜ ᱫᱚ ᱦᱮᱡ ᱥᱮᱴᱮᱨ ᱟᱠᱟᱱᱟ ᱛᱚ ᱮᱞᱵᱟᱢ ᱨᱤᱧ ᱪᱟᱞᱟᱜ ᱠᱟᱱᱟ ᱚᱞ ᱯᱷᱳᱴᱳ ᱨᱮ ᱧᱮᱞ ᱫᱟᱯᱮ ᱡᱟᱦᱟᱸ ᱰᱟᱹᱝᱨᱤᱧ ᱯᱷᱳᱴᱳ ᱠᱮᱫᱮᱭᱟ ᱚᱱᱟ ᱱᱚᱰᱮ ᱜᱮᱞᱟᱨᱤ ᱨᱮ ᱦᱮᱡ ᱟᱠᱟᱱᱟ ᱛᱚ ᱡᱩᱫᱤ ᱟᱯᱮᱭᱟᱜ ᱜᱮᱞᱟᱨᱤ ᱨᱮ ᱵᱟᱝ ᱦᱤᱡᱩᱜ ᱠᱟᱱᱟ ᱪᱮᱫ ᱯᱮ ᱪᱤᱠᱟᱹᱭᱟ ᱟᱵᱚ ᱯᱷᱟᱭᱤᱞ ᱢᱮᱱᱮᱡᱟᱨ ᱵᱚᱱ ᱳᱯᱮᱱᱟ ᱯᱷᱟᱭᱤᱞ ᱢᱮᱱᱮᱡᱟᱨ ᱳᱯᱮᱱ ᱠᱟᱛᱮᱫ ᱟᱵᱚ ᱠᱚ ᱯᱷᱳᱞᱰᱟᱨ ᱛᱟᱞᱟᱨᱮ ᱟᱵᱚ ᱰᱤ ᱥᱤ ᱟᱭ ᱮᱢ ᱯᱷᱳᱞᱰᱟᱨ ᱵᱚᱱ ᱯᱟᱸᱡᱟ ᱧᱟᱢᱟ ᱧᱮᱞ ᱫᱟᱯᱮ ᱱᱚᱜᱼᱚᱭ ᱱᱚᱰᱮ ᱵᱚᱱ ᱱᱚᱣᱟ ᱯᱷᱳᱞᱰᱟᱨ ᱵᱚᱱ ᱯᱟᱸᱡᱟ ᱧᱟᱢᱟ ᱵᱮᱠ ᱠᱤᱫᱟᱹᱧ ᱰᱤ ᱥᱤ ᱮᱢ ᱯᱷᱳᱞᱰᱟᱨ ᱛᱟᱨᱯᱚᱨ ᱵᱚᱱ ᱳᱯᱮᱱᱟ ᱛᱚ ᱞᱟᱛᱟᱨ ᱠᱚᱨᱮ ᱟᱨᱚ ᱵᱚᱱ ᱯᱟᱸᱡᱟᱭᱟ ᱛᱚ ᱧᱮᱞ ᱫᱟᱯᱮ ᱤᱧᱟᱹᱜ ᱥᱱᱮᱯᱪᱟᱴ ᱯᱷᱳᱞᱰᱟᱨ ᱱᱚᱣᱟ ᱨᱮᱵᱚᱱ ᱠᱞᱤᱠᱟ ᱠᱞᱤᱠ ᱟᱜ ᱥᱮ ᱟᱵᱚ ᱡᱟᱦᱟᱸ ᱛᱤᱱᱟᱹᱜ ᱵᱚᱱ ᱠᱮᱯᱪᱟᱨ ᱟᱠᱟᱫ ᱠᱚᱣᱟ ᱯᱷᱳᱴᱳ ᱠᱚ ᱡᱚᱛᱚ ᱠᱚ ᱦᱤᱡᱩᱜᱼᱟ ᱥᱱᱮᱯᱥᱤᱴ ᱨᱮ ᱡᱟᱦᱟᱸ ᱛᱤᱱᱟᱹᱜ ᱠᱮᱯᱪᱟᱨ ᱦᱩᱭ ᱠᱟᱱᱟ ᱛᱳ ᱚᱱᱟ ᱠᱚ ᱢᱩᱫᱽᱨᱮ ᱱᱚᱜᱼᱚᱭ ᱢᱤᱫᱴᱮᱱ ᱯᱷᱳᱴᱳ ᱡᱟᱦᱟᱸ ᱫᱚ ᱱᱤᱛᱚᱜ ᱤᱧ ᱠᱮᱯᱪᱟᱨ ᱠᱮᱫᱮᱭᱟ ᱛᱳ ᱩᱱᱤᱧ ᱳᱯᱮᱱᱮ ᱠᱟᱱᱟ ᱠᱞᱤᱠ ᱠᱮᱫᱟᱹᱧ ᱧᱮᱞ ᱫᱟᱯᱮ ᱱᱚᱜᱼᱚᱭ ᱯᱷᱳᱴᱳ ᱛᱳ ᱱᱚᱣᱟ ᱦᱩᱭᱱᱟ ᱢᱤᱫᱴᱮᱱ ᱴᱤᱯᱥ ᱛᱚ ᱱᱤᱛᱚᱜ ᱫᱚᱧ ᱞᱟᱹᱭ ᱟᱯᱮᱭᱟ ᱥᱱᱮᱯ ᱪᱟᱴ ᱱᱚᱣᱟ ᱮᱯᱥ ᱠᱷᱚᱱ ᱵᱷᱤᱰᱭᱳ ᱪᱮᱫ ᱞᱮᱠᱟ ᱛᱮᱵᱚᱱ ᱨᱮᱠᱳᱰᱟ ᱛᱚ ᱱᱚᱣᱟ ᱫᱚᱧ ᱠᱟᱴᱟᱣ ᱠᱟᱜ ᱠᱟᱱᱟ ᱛᱚ ᱧᱮᱞ ᱫᱟᱯᱮ ᱥᱟᱢᱟᱝ ᱥᱮᱱᱤᱧ ᱤᱭᱟᱹ ᱠᱮᱫᱟ ᱵᱷᱤᱲ ᱠᱚᱜ ᱛᱤᱧ ᱠᱟᱱᱟ ᱵᱷᱤᱰᱭᱳ ᱨᱮᱠᱳᱰ ᱞᱟᱹᱜᱤᱫ ᱛᱮ ᱟᱯᱮ ᱚᱸᱰᱮ ᱵᱷᱤᱰᱭᱳ ᱟᱭᱠᱚᱱ ᱧᱮᱞ ᱫᱟᱯᱮ ᱛᱟ ᱠᱮᱫᱟᱹᱧ ᱱᱚᱜᱼᱚᱭ ᱠᱚᱭᱚᱜ ᱯᱮ ᱱᱚᱰᱮ ᱵᱚᱱ ᱠᱞᱤᱠᱟ ᱛᱚ ᱠᱞᱤᱠ ᱞᱮᱠᱷᱟᱡ ᱟᱵᱚ ᱵᱷᱤᱰᱤᱭᱳ ᱥᱤᱞᱮᱠᱴᱚᱜ ᱛᱟᱵᱚᱱᱟ ᱟᱨ ᱱᱤᱛᱚᱜ ᱱᱚᱰᱮ ᱵᱚᱱ ᱠᱞᱤᱠᱟ ᱱᱚᱰᱮ ᱵᱚᱱ ᱠᱞᱤᱠᱟ ᱛᱚᱵᱮ ᱠᱷᱟᱡ ᱜᱮ ᱟᱵᱚ ᱵᱷᱤᱰᱤᱭᱳ ᱨᱮᱠᱚᱨᱰᱚᱜ ᱛᱟᱵᱚᱱᱟ ᱠᱮᱯᱪᱟᱨ ᱦᱩᱭ ᱠᱤᱫᱟᱹᱧ ᱛᱚ ᱠᱮᱯᱪᱟᱨ ᱦᱩᱭ ᱞᱮᱱᱠᱷᱟᱱ ᱟᱨᱚ ᱱᱚᱰᱮ ᱟᱵᱚ ᱴᱤᱠ ᱨᱮ ᱠᱞᱤᱠ ᱞᱟᱜᱟᱣ ᱵᱚᱱᱟ ᱱᱚᱰᱮ ᱛᱚ ᱠᱞᱤᱠ ᱠᱤᱫᱟᱹᱧ ᱛᱚ ᱡᱟᱦᱟᱸ ᱵᱷᱤᱰᱤᱭᱳ ᱨᱮᱠᱚᱨᱰ ᱮᱱᱟ ᱚᱱᱟ ᱪᱟᱹᱞᱩᱜ ᱠᱟᱱᱟ ᱧᱮᱞ ᱫᱟᱯᱮ ᱛᱚ ᱱᱤᱛᱚᱜ ᱥᱮᱵᱷ ᱟᱵᱚᱱ ᱛᱚ ᱵᱚᱱᱫᱚ ᱠᱤᱫᱟᱹᱧ ᱚᱱᱟ ᱨᱚᱲ ᱛᱮᱫ ᱫᱚ ᱥᱮᱵᱷ ᱞᱟᱹᱜᱤᱫ ᱛᱮ ᱟᱵᱚ ᱥᱮᱵᱷ ᱵᱟᱴᱚᱱ ᱨᱮ ᱠᱞᱤᱠ ᱞᱟᱜᱟᱣ ᱵᱚᱱᱟ ᱱᱚᱰᱮ ᱱᱚᱰᱮ